ᱥᱮ ᱡᱤᱛᱠᱟᱹᱨ ᱫᱚ ᱥᱩᱵᱚᱫᱷ ᱦᱚᱸ ᱫᱚᱭ ᱢᱮᱱ ᱡᱚᱝ ᱠᱟᱱᱟᱭ ᱠᱤᱱᱛᱩ ᱱᱚᱣᱟ ᱫᱚ ᱢᱤᱛᱷᱟᱹ ᱮᱲᱮ ᱠᱟᱛᱷᱟ ᱠᱟᱱᱟ ᱱᱚᱣᱟ ᱫᱚ ᱯᱷᱟᱹᱞᱛᱩ ᱠᱚ ᱱᱚᱣᱟ ᱠᱚ ᱯᱨᱚᱪᱟᱨ ᱮᱫᱟ ᱟᱨ ᱱᱩᱭ ᱡᱟᱦᱟᱸᱭ ᱵᱟᱭ ᱠᱟᱹᱢᱤ ᱠᱟᱫᱟ ᱪᱮᱫᱟᱜ ᱜᱚᱨᱚᱵᱚᱜ ᱠᱟᱱᱟᱭ ᱡᱮ ᱤᱧᱤᱧ ᱠᱟᱹᱢᱤ ᱠᱟᱫᱟ ᱡᱟᱦᱟᱸᱭ ᱠᱟᱹᱢᱤ ᱠᱟᱫᱟ ᱩᱱᱤ ᱫᱚ ᱩᱱᱤᱭᱟᱜ ᱜᱮ ᱩᱯᱨᱩᱢ ᱮᱢ ᱢᱮ ᱥᱟᱹᱨᱤᱭᱟᱜ ᱜᱮ ᱩᱯᱨᱩᱢ ᱮᱢ ᱢᱮ ᱵᱟᱢ ᱠᱟᱹᱢᱤ ᱠᱟᱫᱟ ᱡᱟᱦᱟᱸ ᱚᱱᱟ ᱫᱚ ᱪᱮᱫᱟᱜ ᱮᱢ ᱞᱟᱹᱭᱫᱟ ᱟᱞᱮ ᱵᱷᱟᱥᱟ ᱟᱱᱫᱳᱞᱚᱱ ᱟᱬᱜᱚ ᱠᱟᱱᱟ ᱥᱩᱵᱚᱫᱷ ᱦᱟᱸᱥᱫᱟ ᱞᱟᱹᱭ ᱡᱚᱝ ᱠᱟᱱ ᱫᱚᱭ ᱱᱚᱣᱟ ᱵᱷᱟᱥᱟ ᱟᱱᱫᱳᱞᱚᱱ ᱨᱮ ᱩᱱᱤ ᱠᱤ ᱨᱟᱥᱛᱟ ᱨᱮ ᱠᱳᱱᱳ ᱢᱤᱫ ᱫᱤᱱᱮ ᱟᱬᱜᱚ ᱞᱮᱱᱟᱭ ᱡᱮ ᱢᱟᱱᱮ ᱨᱟᱥᱛᱟᱭ ᱚᱵᱚᱨᱳᱫᱷ ᱠᱮᱫᱟᱭ ᱵᱟᱥᱟ ᱤᱫᱤ ᱠᱟᱛᱮ ᱠᱤᱵᱟ ᱵᱷᱟᱨᱚᱛ ᱫᱤᱥᱚᱢ ᱨᱮ ᱨᱟᱥᱛᱟ ᱵᱟ ᱨᱮᱞ ᱚᱵᱚᱨᱳᱫᱷ ᱠᱮᱫᱟᱭ ᱚᱱᱠᱟᱱᱟᱜ ᱢᱟᱥᱮ ᱧᱟᱢᱚᱜ ᱢᱟ ᱡᱮ ᱵᱟᱝ ᱡᱚᱱᱢᱚ ᱥᱟᱞᱟ ᱤᱭᱟᱹ ᱠᱮᱫᱟᱭ ᱵᱷᱟᱥᱟ ᱤᱫᱤ ᱠᱟᱛᱮ ᱯᱷᱟᱹᱞᱛᱩ ᱱᱩᱭ ᱱᱩᱭ ᱫᱚ ᱥᱚᱵᱩᱡ ᱦᱟᱸᱥᱫᱟ ᱞᱟᱹᱭ ᱫᱟᱭ ᱡᱮ ᱯᱨᱚᱫᱷᱟᱱ ᱢᱚᱱᱛᱨᱤ ᱨᱚᱯᱚᱲ ᱠᱟᱱᱟᱭ ᱟᱪᱪᱷᱟ ᱞᱮᱠᱟᱱᱟᱜ ᱫᱚ ᱯᱨᱚᱫᱷᱟᱱ ᱢᱚᱱᱛᱨᱤ ᱨᱚᱯᱚᱲᱟᱭ ᱟᱡ ᱫᱚ ᱚᱱᱮ ᱥᱟᱨᱴᱤᱯᱷᱤᱠᱮᱴ ᱦᱮᱱᱟᱜ ᱛᱟᱭᱟ ᱱᱚᱣᱟ ᱵᱷᱟᱥᱟ ᱟᱱᱫᱳᱞᱚᱱ ᱨᱮ ᱟᱹᱵᱤᱱᱟᱜ ᱜᱚᱨᱚ ᱢᱮᱱᱟᱜᱼᱟ ᱟᱫᱚ ᱱᱚᱣᱟ ᱜᱚᱨᱚ ᱵᱟᱵᱚᱛ ᱛᱮ ᱟᱹᱵᱤᱱ ᱥᱟᱨᱴᱤᱯᱷᱤᱠᱮᱴ ᱦᱚᱸᱠᱚ ᱢᱟᱹᱱ ᱥᱟᱠᱟᱢ ᱠᱚ ᱮᱢ ᱠᱟᱜ ᱵᱤᱱᱟ ᱡᱟᱦᱟᱸ ᱫᱚ ᱟᱹᱫᱤᱵᱟᱹᱥᱤ ᱥᱮᱸᱜᱮᱞ ᱚᱵᱷᱤᱡᱟᱱ ᱟᱜ ᱯᱟᱦᱴᱟ ᱥᱮᱫ ᱠᱷᱚᱱ ᱟᱫᱚ ᱚᱠᱟ ᱞᱮᱠᱟ ᱜᱚᱨᱚᱵᱽ ᱵᱤᱱ ᱟᱹᱭᱠᱟᱹᱣ ᱮᱫᱟ ᱵᱤᱱ ᱟᱫᱚ ᱱᱚᱣᱟ ᱵᱷᱟᱥᱟ ᱟᱱᱫᱳᱞᱚᱱ ᱟᱹᱰᱤ ᱫᱚ ᱯᱨᱚᱛᱷᱚᱢ ᱥᱮᱫ ᱠᱷᱚᱱᱤᱧ ᱥᱮᱞᱮᱫ ᱠᱟᱱᱟ ᱟᱫᱚ ᱟᱭᱢᱟ ᱞᱮᱠᱟᱱ ᱟᱞᱮ ᱟᱱᱫᱳᱞᱚᱱ ᱨᱮᱞᱮ ᱟᱬᱜᱚ ᱠᱟᱱᱟ ᱟᱨ ᱟᱱᱫᱳᱞᱚᱱ ᱨᱮ ᱡᱚᱠᱷᱚᱱ ᱜᱮ ᱵᱷᱟᱥᱟ ᱯᱟᱥᱱᱟᱣ ᱥᱚᱯᱷᱚᱞ ᱮᱱᱟ ᱟᱫᱚ ᱟᱹᱰᱤ ᱨᱟᱹᱥᱠᱟᱹ ᱜᱮ ᱜᱚᱨᱚᱵᱽ ᱞᱮ ᱵᱩᱡᱷᱟᱹᱣ ᱮᱫᱟᱞᱤᱧ ᱡᱮ ᱱᱚᱜᱼᱚᱭ ᱡᱮ ᱟᱹᱫᱤᱵᱟᱹᱥᱤ ᱥᱮᱸᱜᱮᱞ ᱚᱵᱷᱤᱡᱟᱱ ᱵᱟᱭᱤᱥᱮ ᱨᱮ ᱨᱟᱺᱪᱤ ᱢᱟᱨᱟᱫᱤᱵᱟᱹᱫᱤ ᱢᱟᱴᱷ ᱨᱮ ᱟᱹᱞᱤᱧ ᱱᱚᱣᱟ ᱥᱟᱨᱴᱤᱯᱷᱤᱠᱮᱴ ᱠᱚ ᱡᱚᱠᱷᱚᱱ ᱮᱢ ᱪᱟᱞᱟᱜ ᱞᱤᱧᱟᱹ ᱡᱮ ᱵᱷᱟᱥᱟ ᱟᱱᱫᱳᱞᱚᱱ ᱨᱮ ᱞᱤᱧ ᱜᱚᱲᱚ ᱞᱮᱱᱟ ᱟᱫᱚ ᱱᱚᱣᱟ ᱵᱷᱟᱥᱟ ᱟᱱᱫᱳᱞᱚᱱ ᱨᱮ ᱜᱚᱲᱚ ᱠᱟᱛᱮᱫ ᱟᱹᱰᱤ ᱢᱤᱫᱴᱟᱹᱝ ᱟᱹᱫᱤᱵᱟᱹᱥᱤ ᱥᱮᱸᱜᱮᱞ ᱚᱵᱷᱤᱡᱟᱱ ᱟᱹᱰᱤ ᱜᱚᱨᱚᱵᱽ ᱵᱟ ᱨᱟᱹᱥᱠᱟᱹᱧ ᱵᱩᱡᱷᱟᱹᱣ ᱠᱮᱫᱟ ᱡᱮ ᱦᱮᱸ ᱠᱟᱹᱢᱤ ᱞᱮᱠᱷᱟᱱ ᱡᱟᱦᱟᱸ ᱠᱟᱹᱢᱤ ᱨᱮᱱᱟᱜ ᱚᱨᱡᱚ ᱫᱚ ᱧᱟᱢᱚᱜ ᱜᱮᱭᱟ ᱟᱫᱚ ᱱᱚᱣᱟ ᱫᱚ ᱵᱟᱞᱮ ᱯᱟᱹᱛᱭᱟᱹᱣ ᱫᱟᱲᱮ ᱠᱟᱣᱫᱟ ᱡᱮ ᱱᱚᱣᱟ ᱟᱞᱮ ᱟᱱᱫᱳᱞᱚᱱ ᱨᱮ ᱜᱚᱲᱚ ᱞᱮᱱᱠᱷᱟᱱ ᱫᱚ ᱱᱚᱣᱟ ᱢᱟᱹᱱ ᱥᱟᱠᱟᱢ ᱞᱮ ᱧᱟᱢᱟ ᱱᱚᱣᱟ ᱨᱮᱱᱟᱜ ᱜᱚᱨᱚᱵᱽ ᱫᱚ ᱪᱮᱫ ᱤᱧ ᱞᱟᱹᱭᱟ ᱟᱫᱚ ᱞᱟᱹᱭ ᱨᱮᱱᱟᱜ ᱚᱱᱠᱟᱱ ᱵᱷᱟᱥᱟ ᱵᱟᱹᱧ ᱧᱟᱢ ᱮᱫᱟ ᱟᱹᱰᱤ ᱨᱟᱹᱥᱠᱟᱹ ᱞᱮ ᱵᱩᱡᱷᱟᱹᱣ ᱠᱮᱫᱟ ᱡᱮ ᱱᱚᱣᱟ ᱡᱟᱠ ᱜᱮ ᱢᱤᱫᱴᱮᱱ ᱟᱹᱫᱤᱵᱟᱹᱥᱤ ᱥᱮᱸᱜᱮᱞ ᱚᱵᱷᱤᱡᱟᱱ ᱟᱹᱰᱤ ᱢᱟᱨᱟᱝ ᱠᱟᱹᱢᱤ ᱠᱟᱱᱟᱭ ᱟᱨ ᱱᱩᱭ ᱟᱹᱫᱤᱵᱟᱹᱥᱤ ᱥᱮᱸᱜᱮᱞ ᱚᱵᱷᱤᱡᱟᱱ ᱟᱞᱮ ᱱᱚᱣᱟ ᱵᱟᱥᱟ ᱡᱤᱛᱠᱟᱹᱨ ᱨᱮ ᱜᱚᱲᱚ ᱞᱮᱱ ᱛᱮ ᱟᱞᱮ ᱱᱚᱣᱟ ᱢᱟᱹᱱ ᱥᱟᱠᱟᱢᱮ ᱪᱟᱞᱟᱫ ᱞᱮᱭᱟᱭ ᱚᱱᱟᱛᱮ ᱟᱞᱮ ᱟᱹᱰᱤ ᱥᱟᱭ ᱥᱟᱭ ᱥᱟᱨᱦᱟᱣ ᱞᱮ ᱮᱢ ᱪᱟᱞᱟᱭ ᱠᱟᱱᱟ᱾ ᱥᱟᱱᱛᱟᱞᱤ ᱵᱷᱟᱥᱟ ᱡᱤᱛᱠᱟᱹᱨ ᱟᱠᱟᱱᱟ ᱟᱫᱚ ᱱᱚᱣᱟ ᱫᱚ ᱡᱟᱦᱟᱸᱭ ᱫᱚ ᱯᱟᱹᱨᱥᱤ ᱡᱤᱛᱠᱟᱹᱨᱤᱭᱟᱹ ᱫᱤᱥᱚᱢ ᱜᱚᱢᱠᱮ ᱥᱟᱞᱠᱷᱟᱱ ᱢᱩᱨᱢᱩ ᱠᱚ ᱢᱮᱛᱟᱭ ᱠᱟᱱᱟ ᱢᱮᱱᱠᱷᱟᱱ ᱟᱵᱟᱨ ᱤᱭᱩᱴᱩᱵᱽ ᱪᱮᱱᱮᱞ ᱠᱚᱨᱮ ᱧᱮᱞ ᱧᱟᱢᱚᱜ ᱠᱟᱱᱟ ᱥᱮ ᱪᱮᱫ ᱥᱩᱵᱳᱫᱷ ᱦᱟᱸᱥᱫᱟ ᱡᱟᱦᱟᱸ ᱫᱚ ᱟᱥᱮᱠᱟ ᱨᱤᱱᱤᱡ ᱠᱟᱱᱟᱭ ᱟᱫᱚ ᱱᱩᱭ ᱢᱮᱱᱫᱟᱭ ᱤᱧ ᱯᱨᱚᱫᱷᱟᱱ ᱢᱚᱱᱛᱨᱤ ᱥᱟᱞᱟᱜ ᱠᱳᱱᱳ ᱠᱩᱲᱤ ᱢᱤᱱᱤᱴ ᱨᱚᱯᱚᱲ ᱛᱟᱭᱚᱢ ᱜᱮ ᱵᱷᱟᱥᱟ ᱥᱮᱞᱮᱫ ᱮᱱᱟ ᱟᱫᱚ ᱱᱚᱣᱟ ᱵᱟᱵᱚᱛ ᱛᱮ ᱟᱹᱵᱤᱱ ᱪᱮᱫ ᱵᱤᱱ ᱢᱮᱱᱟ ᱟᱫᱚ ᱡᱟᱦᱟᱸ ᱤᱭᱩᱴᱩᱵᱽ ᱪᱮᱱᱮᱞ ᱨᱮ ᱡᱟᱦᱟᱸ ᱠᱚ ᱧᱟᱢᱚᱜ ᱠᱟᱱᱟ ᱡᱮ ᱯᱟᱹᱨᱥᱤ ᱡᱤᱛᱠᱟᱹᱨ ᱫᱚ ᱥᱩᱵᱳᱫᱷ ᱦᱟᱸᱥᱫᱟ ᱢᱮᱱ ᱡᱚᱝ ᱠᱟᱱᱟᱭ ᱠᱤᱱᱛᱩ ᱱᱚᱣᱟ ᱫᱚ ᱢᱤᱛᱷᱮ ᱮᱲᱮ ᱠᱟᱛᱷᱟ ᱠᱟᱱᱟ ᱱᱚᱣᱟ ᱫᱚ ᱯᱷᱟᱹᱞᱛᱩ ᱠᱚ ᱱᱚᱣᱟ ᱠᱚ ᱯᱨᱚᱪᱟᱨ ᱮᱫᱟ ᱟᱨ ᱱᱩᱭ ᱡᱟᱦᱟᱸᱭ ᱵᱟᱭ ᱠᱟᱹᱢᱤ ᱠᱟᱫᱟ ᱪᱮᱫᱟᱜ ᱮ ᱜᱚᱨᱚᱵᱚᱜ ᱠᱟᱱᱟ ᱡᱮ ᱤᱧᱤᱧ ᱠᱟᱹᱢᱤ ᱠᱟᱫᱟ ᱡᱟᱦᱟᱸᱭ ᱠᱟᱹᱢᱤ ᱠᱟᱫᱟ ᱩᱱᱤ ᱫᱚ ᱩᱱᱤᱭᱟᱜ ᱜᱮ ᱩᱯᱨᱩᱢ ᱮᱢ ᱢᱮ ᱥᱟᱹᱨᱤᱭᱟᱜ ᱜᱮ ᱩᱯᱨᱩᱢ ᱮᱢ ᱢᱮ ᱵᱟᱢ ᱠᱟᱹᱢᱤ ᱠᱟᱫᱟ ᱡᱟᱦᱟᱸ ᱚᱱᱟ ᱫᱚ ᱪᱮᱫᱟᱜ ᱮᱢ ᱞᱟᱹᱭᱫᱟ ᱟᱞᱮ ᱵᱷᱟᱥᱟ ᱟᱱᱫᱳᱞᱚᱱ ᱨᱮ ᱟᱬᱜᱚ ᱠᱟᱱᱟ ᱛᱚ ᱥᱩᱵᱚ ᱥᱟᱶᱛᱮ ᱞᱟᱹᱭ ᱡᱚᱝ ᱠᱟᱱ ᱫᱚᱭ ᱱᱚᱣᱟ ᱵᱷᱟᱥᱟ ᱟᱱᱫᱳᱞᱚᱱ ᱨᱮ ᱩᱱᱤ ᱠᱤ ᱨᱟᱥᱛᱟ ᱨᱮ ᱠᱳᱱᱳ ᱢᱤᱫ ᱫᱤᱱᱮ ᱟᱬᱜᱚ ᱞᱮᱱᱟᱭ ᱡᱮ ᱢᱟᱱᱮ ᱨᱟᱥᱛᱟᱭ ᱚᱵᱚᱨᱳᱫᱷ ᱠᱟᱫᱟᱭ ᱵᱷᱟᱥᱟ ᱤᱫᱤ ᱠᱟᱛᱮ ᱠᱤ ᱵᱟ ᱵᱷᱟᱨᱚᱛ ᱫᱤᱥᱚᱢ ᱨᱮ ᱨᱟᱥᱛᱟ ᱵᱟ ᱨᱮᱞ ᱚᱵᱚᱨᱳᱫ ᱠᱮᱫᱟᱭ ᱚᱱᱠᱟᱱᱟᱜ ᱢᱟᱥᱮ ᱧᱟᱢᱚᱜ ᱢᱟ ᱡᱮ ᱵᱟᱨᱟᱝ ᱡᱚᱱᱚ ᱥᱚᱵᱷᱟ ᱤᱭᱟᱹ ᱠᱮᱫᱟᱭ ᱱᱚᱣᱟ ᱵᱷᱟᱥᱟ ᱤᱫᱤ ᱠᱟᱛᱮ ᱯᱷᱟᱹᱞᱛᱩ ᱱᱩᱭ ᱠᱚ ᱱᱩᱭ ᱫᱚ ᱥᱚᱵᱩᱡ ᱦᱟᱸᱥᱫᱟ ᱞᱟᱹᱭ ᱫᱟᱭ ᱡᱮ ᱯᱨᱚᱫᱷᱟᱱ ᱢᱚᱱᱛᱨᱤ ᱨᱚᱯᱚᱲ ᱠᱟᱱᱟᱭ ᱟᱪᱪᱷᱟ ᱞᱮᱠᱟᱱᱟᱜ ᱫᱚ ᱯᱨᱚᱫᱷᱟᱱ ᱢᱚᱱᱛᱨᱤ ᱨᱚᱯᱚᱲᱟᱭ ᱟᱡ ᱫᱚ ᱚᱱᱮ ᱥᱟᱨᱴᱤᱯᱷᱤᱠᱮᱴ ᱦᱮᱱᱟᱜ ᱛᱟᱭᱟ ᱡᱮ ᱯᱨᱚᱫᱷᱟᱱ ᱢᱚᱱᱛᱨᱤ ᱤᱭᱟᱹ ᱧᱟᱯᱟᱢ ᱱᱟ ᱚᱸᱰᱮ ᱫᱚ ᱡᱟᱦᱟᱸᱭ ᱯᱨᱚᱫᱷᱟᱱ ᱢᱚᱱᱛᱨᱤ ᱠᱚ ᱧᱟᱯᱟᱢ ᱠᱚᱣᱟ ᱮᱢ ᱯᱤ ᱮᱢ ᱮᱞ ᱮ ᱠᱚ ᱤᱭᱟᱹᱭᱟ ᱱᱩᱭ ᱫᱚ ᱟᱠᱟ ᱮᱢ ᱯᱤ ᱵᱮᱱᱟᱣ ᱮᱱᱟᱭ ᱦᱮᱸ ᱚᱱᱟ ᱡᱟᱭᱜᱟ ᱨᱮᱫᱚ ᱮᱢ ᱯᱤ ᱮᱢ ᱮᱞ ᱮ ᱠᱚ ᱵᱚᱞᱚ ᱫᱟᱲᱮᱭᱟᱜᱼᱟ ᱚᱸᱰᱮ ᱵᱟᱠᱚ ᱵᱚᱞᱚ ᱦᱚᱪᱚᱣᱟᱜᱼᱟ ᱚᱱᱟ ᱫᱚ ᱟᱹᱫᱤᱵᱟᱹᱥᱤ ᱥᱟᱝᱜᱮ ᱟᱵᱚ ᱡᱮ ᱵᱚᱱ ᱜᱚᱲᱚ ᱡᱟᱦᱟᱸ ᱵᱚᱱ ᱞᱟᱹᱭ ᱡᱚᱝ ᱠᱟᱱᱟ ᱡᱮ ᱱᱚᱜᱼᱚᱭ ᱵᱟᱹᱧ ᱵᱟᱹᱧ ᱠᱟᱹᱢᱤ ᱠᱟᱫᱟ ᱟᱨ ᱚᱱᱟ ᱨᱮᱫᱚᱧ ᱠᱟᱹᱢᱤ ᱠᱟᱹᱫᱟᱹᱧ ᱱᱚᱣᱟ ᱫᱚ ᱯᱷᱟᱹᱞᱛᱩ ᱠᱟᱛᱷᱟ ᱫᱚ ᱯᱷᱟᱹᱞᱛᱩ ᱠᱮᱫᱟ ᱱᱚᱣᱟ ᱫᱚ ᱯᱟᱯ ᱦᱩᱭᱩᱜᱼᱟ ᱱᱚᱣᱟ ᱫᱚ ᱱᱚᱣᱟ ᱵᱷᱟᱨᱚᱛ ᱫᱤᱥᱚᱢ ᱨᱮ ᱮᱠᱢᱟᱛᱨᱚ ᱦᱮᱸ ᱯᱟᱹᱨᱥᱤ ᱡᱤᱛᱠᱟᱹᱨ ᱥᱟᱨᱠᱟᱞ ᱢᱩᱨᱢᱩ ᱡᱟᱦᱟᱸ ᱠᱚ ᱢᱮᱱ ᱢᱮᱛᱟᱭ ᱠᱟᱱᱟ ᱡᱚᱛᱷᱟᱛ ᱠᱚ ᱢᱮᱛᱟᱭ ᱠᱟᱱᱟ ᱱᱩᱭ ᱞᱮᱠᱟᱱ ᱫᱚ ᱵᱷᱟᱨᱚᱛ ᱫᱤᱥᱚᱢ ᱨᱮ ᱟᱹᱰᱤ ᱟᱹᱫᱤᱵᱟᱹᱥᱤ ᱢᱮᱱᱟᱜ ᱠᱚᱣᱟ ᱥᱤᱠᱠᱷᱤᱛᱚ ᱞᱚ ᱢᱮᱱᱟᱜ ᱠᱚᱣᱟ ᱦᱮᱸ ᱥᱟᱝᱥᱚᱫ ᱦᱚᱸ ᱢᱮᱱᱟᱜ ᱠᱚᱣᱟ ᱮᱢ ᱮᱞ ᱮ ᱢᱮᱱᱟᱜ ᱠᱚᱣᱟ ᱦᱮᱸ ᱨᱟᱡᱽᱡᱚ ᱦᱚᱯᱚᱱ ᱦᱚᱸ ᱢᱮᱱᱟᱜ ᱠᱚᱣᱟ ᱢᱮᱱᱠᱷᱟᱱ ᱱᱩᱭ ᱞᱮᱠᱟ ᱥᱟᱞᱠᱷᱟᱱ ᱢᱩᱨᱢᱩ ᱥᱟᱞᱠᱷᱟᱱ ᱢᱩᱨᱢᱩ ᱯᱟᱹᱨᱥᱤ ᱡᱤᱛᱠᱟᱹᱨ ᱞᱮᱠᱟ ᱠᱟᱹᱢᱤᱭᱟᱱ ᱦᱚᱲ ᱫᱚ ᱵᱷᱟᱨᱚᱛ ᱫᱤᱥᱚᱢ ᱨᱮ ᱟᱹᱣᱨᱤ ᱠᱚ ᱡᱚᱱᱢᱚᱜᱼᱟ ᱟᱫᱚ ᱦᱟᱯᱮᱱ ᱫᱤᱱ ᱨᱮᱠᱚ ᱡᱚᱱᱢᱚᱜ ᱪᱚ ᱵᱟᱝ ᱪᱚᱝ ᱠᱤ ᱡᱟᱹᱱᱤ ᱟᱹᱞᱤᱧᱟᱜ ᱱᱤᱛᱚᱜ ᱡᱟᱦᱟᱸ ᱩᱢᱩᱞ ᱦᱩᱭᱮᱱ ᱛᱟᱹᱞᱤᱧᱟ ᱟᱭᱢᱟ ᱫᱤᱱ

ᱵᱚᱨᱫᱷᱚᱢᱟᱱ ᱡᱮᱞᱟ ᱨᱮ ᱠᱚᱢᱤᱴᱤ ᱨᱮᱱ ᱟᱹᱞᱤᱧ ᱠᱳᱰᱤᱱᱮᱴᱟᱨ ᱦᱤᱥᱟᱹᱵ ᱛᱮᱞᱤᱧ ᱠᱟᱹᱢᱤ ᱠᱟᱱᱟ ᱮᱠᱷᱚᱱ ᱦᱚᱞᱤᱧ ᱠᱟᱹᱢᱤ ᱠᱟᱱ ᱜᱮᱭᱟ ᱯᱟᱹᱦᱤᱞ ᱦᱚᱞᱤᱧ ᱠᱟᱹᱢᱤ ᱠᱟᱫᱟ ᱯᱳᱭᱞᱳ ᱠᱷᱚᱱᱟᱜ ᱜᱮ ᱩᱱ ᱡᱚᱠᱷᱚᱱ ᱥᱟᱨᱠᱟᱨ ᱢᱩᱨᱢᱩ ᱟᱱᱫᱳᱞᱚᱱ ᱨᱮ ᱵᱟᱝ ᱛᱟᱦᱮᱸ ᱠᱟᱱᱟ ᱮᱴᱟᱜ ᱥᱚᱝᱜᱚᱴᱷᱚᱱ ᱦᱚᱞᱤᱧ ᱠᱟᱹᱢᱤ ᱠᱟᱫᱟ ᱱᱚᱣᱟ ᱢᱟᱱᱮ ᱡᱟᱛᱮ ᱠᱚᱨᱮ ᱟᱵᱚ ᱵᱷᱟᱨᱚᱛ ᱫᱤᱥᱚᱢ ᱨᱮ ᱟᱹᱰᱤ ᱨᱚᱠᱚᱢ ᱵᱷᱟᱥᱟ ᱢᱮᱱᱟᱜ ᱟᱛᱚ ᱟᱫᱚ ᱵᱷᱟᱥᱟ ᱫᱚ ᱟᱵᱚ ᱯᱳᱭᱞᱳ ᱢᱟᱹᱱᱢᱤ ᱠᱟᱱᱟ ᱵᱚᱱ ᱱᱚᱣᱟ ᱵᱷᱟᱥᱟ ᱨᱮ ᱡᱟᱛᱮ ᱱᱤᱡᱮᱨᱟᱜ ᱢᱟᱛᱨᱤ ᱵᱷᱟᱥᱟ ᱛᱮᱵᱚᱱ ᱚᱞᱚᱜ ᱫᱟᱲᱮᱭᱟᱜ ᱢᱟ ᱱᱚᱣᱟ ᱞᱟᱹᱜᱤᱫ ᱛᱮ ᱟᱱᱫᱳᱞᱚᱱ ᱟᱹᱞᱤᱧ ᱞᱤᱧ ᱜᱚᱲᱚ ᱞᱮᱱᱟ ᱟᱹᱞᱤᱧᱟᱜ ᱫᱚ ᱱᱚᱰᱮ ᱫᱚ ᱡᱮ ᱱᱚᱣᱟ ᱨᱮ ᱤᱭᱟᱹ ᱠᱟᱛᱮ ᱜᱮᱞᱤᱧ ᱨᱳᱡᱽᱜᱟᱨ ᱫᱟᱲᱮᱭᱟᱜᱼᱟ ᱚᱱᱠᱟᱱᱟᱜ ᱠᱟᱛᱷᱟ ᱫᱚ ᱵᱟᱝ ᱠᱟᱱᱟ ᱢᱮᱱᱠᱷᱟᱱ ᱱᱚᱣᱟ ᱯᱟᱹᱨᱥᱤ ᱥᱟᱱᱟᱢ ᱡᱟᱹᱛᱤᱭᱟᱜ ᱯᱟᱹᱨᱥᱤ ᱡᱚᱠᱷᱚᱱ ᱟᱸᱜᱚᱡᱚᱜ ᱠᱟᱱᱟ ᱟᱨ ᱚᱱᱟ ᱯᱟᱹᱨᱥᱤ ᱛᱮᱠᱚ ᱯᱟᱲᱦᱟᱜ ᱠᱟᱱ ᱛᱮᱠᱚ ᱰᱮᱵᱷᱞᱚᱯ ᱨᱮᱱᱟᱜ ᱢᱮᱱᱚᱜ ᱠᱟᱱᱟ ᱛᱟᱦᱚᱞᱮ ᱟᱵᱚᱣᱟᱜ ᱟᱹᱫᱤᱵᱟᱹᱥᱤ ᱦᱚᱸ ᱥᱟᱱᱛᱟᱲᱤ ᱵᱷᱟᱥᱟ ᱢᱮᱱᱟᱜ ᱛᱟᱵᱚᱱᱟ ᱱᱚᱣᱟ ᱛᱮᱜᱮ ᱵᱚᱱ ᱨᱚᱲ ᱮᱫᱟ ᱱᱚᱣᱟ ᱛᱮᱜᱮ ᱫᱷᱚᱨᱚᱢ ᱠᱚᱵᱚᱱ ᱫᱷᱚᱨᱚᱢ ᱨᱮᱱᱟᱜ ᱵᱚᱱ ᱯᱩᱛᱷᱤ ᱵᱚᱱ ᱯᱟᱲᱦᱟᱣ ᱮᱫᱟ ᱟᱫᱚ ᱱᱚᱣᱟ ᱫᱚ ᱡᱚᱛᱷᱟᱛ ᱜᱮᱭᱟ ᱱᱚᱣᱟ ᱫᱚ ᱮᱴᱟᱜ ᱯᱟᱹᱨᱥᱤ ᱞᱮᱠᱟ ᱫᱚ ᱵᱟᱝ ᱠᱟᱱᱟ ᱡᱮᱢᱚᱱ ᱵᱟᱝᱞᱟ ᱨᱚᱲ ᱫᱟᱠᱚ ᱵᱟᱝᱞᱟ ᱛᱮ ᱠᱤᱱᱛᱩ ᱯᱩᱡᱟᱹ ᱯᱟᱨᱵᱚᱱ ᱫᱟᱠᱚ ᱠᱤᱱᱛᱩ ᱥᱚᱝᱥᱠᱨᱤᱛᱚ ᱵᱷᱟᱥᱟ ᱛᱮ ᱡᱟᱦᱟᱸ ᱫᱚ